ᱛᱚ ᱡᱚᱦᱟᱨ ᱜᱮ ᱥᱟᱱᱟᱢ ᱜᱟᱛᱮ ᱠᱚ ᱛᱤᱧᱟᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱱᱚᱜᱼᱚᱭ ᱯᱮ ᱧᱮᱞᱮᱫ ᱞᱤᱧ ᱜᱮᱭᱟ ᱵᱟᱨ ᱦᱚᱲ ᱢᱮᱱᱟᱜ ᱞᱤᱧᱟ ᱱᱚᱰᱮ ᱟᱨ ᱱᱤᱛᱚᱜ ᱠᱟᱭᱨᱟ ᱵᱟᱜᱟᱱ ᱠᱚ ᱢᱮᱱᱟᱜᱼᱟ ᱪᱮᱫ ᱱᱟᱹᱨᱤᱭᱮᱞ ᱵᱟᱜᱟᱱ ᱠᱚ ᱟᱨ ᱜᱷᱟᱥ ᱢᱮᱱᱟᱜᱼᱟ ᱚᱱᱟ ᱜᱷᱟᱥ ᱨᱮ ᱛᱤᱦᱤᱧ ᱫᱚ ᱨᱟᱱ ᱞᱤᱧ ᱯᱚᱪᱚᱨᱟ ᱟᱨ ᱚᱱᱟ ᱜᱷᱟᱥ ᱜᱚᱡᱚᱜ ᱞᱟᱹᱜᱤᱫ ᱟᱨ ᱨᱟᱱ ᱫᱚ ᱱᱚᱜᱼᱚᱸᱰᱮ ᱞᱮᱣᱦᱟ ᱴᱷᱤᱠ ᱠᱟᱫᱟᱞᱤᱧ ᱱᱚᱜᱼᱚᱭ ᱢᱤᱫ ᱰᱨᱟᱢ ᱟᱨ ᱯᱚᱪᱟᱨ ᱟᱢᱟ ᱢᱮᱱᱟᱜᱼᱟ ᱚᱸᱰᱮ ᱢᱤᱫᱴᱮᱱ ᱟᱨ ᱱᱚᱜᱼᱚᱭ ᱚᱸᱰᱮ ᱢᱤᱫᱴᱮᱱ ᱛᱤᱦᱤᱧ ᱫᱚ ᱟᱹᱞᱤᱧ ᱫᱚ ᱫᱤᱱᱢᱟᱱ ᱨᱟᱱ ᱜᱮᱞᱤᱧ ᱯᱚᱪᱟᱨ ᱵᱟᱲᱟᱭᱟ ᱛᱤᱱᱟᱹᱜ ᱜᱷᱟᱥ ᱢᱮᱱᱟᱜᱼᱟ ᱱᱚᱝᱠᱟᱛᱮ ᱱᱚᱜᱼᱚ ᱱᱚᱝᱠᱟᱛᱮ ᱜᱷᱟᱥ ᱯᱮ ᱧᱮᱞᱮᱫ ᱜᱮᱭᱟ ᱱᱚᱣᱟ ᱜᱷᱟᱥ ᱨᱮᱜᱮ ᱨᱟᱱ ᱞᱤᱧ ᱯᱚᱪᱚᱨᱟᱜᱼᱟ ᱱᱚᱜᱼᱚᱭ ᱚᱱᱟ ᱫᱚ ᱜᱚᱡᱚᱜᱼᱟ ᱵᱚᱞᱮ ᱚᱱᱟ ᱜᱷᱟᱥ ᱛᱟᱭᱚᱢ ᱛᱮ ᱨᱟᱱ ᱯᱩᱪᱩᱨ ᱵᱟᱫ ᱱᱚᱣᱟ ᱫᱟᱜ ᱧᱩ ᱞᱮᱠᱷᱟᱡ ᱢᱚᱴᱟᱣᱟ ᱦᱮᱸ ᱟᱨ ᱱᱚᱜᱼᱚᱭ ᱚᱸᱰᱮ ᱨᱟᱱ ᱫᱚ ᱱᱚᱜᱼᱚᱭ ᱢᱤᱫ ᱰᱨᱟᱢ ᱞᱤᱧ ᱞᱤᱦᱟᱣ ᱠᱟᱫᱟ ᱛᱚ ᱴᱷᱤᱠ ᱜᱮᱭᱟ ᱨᱟᱱᱤᱧ ᱯᱚᱪᱚᱨ ᱵᱟᱲᱟ ᱠᱟᱜ ᱞᱮᱜᱮ ᱟᱨ ᱱᱚᱜᱼᱚᱭ ᱰᱤᱵᱟᱨᱮ ᱱᱤᱨᱮ ᱫᱩᱞᱮᱫ ᱠᱟᱱ ᱛᱟᱹᱞᱤᱧᱟ

ᱟᱨ ᱵᱷᱚᱨᱟᱣ ᱯᱮᱨᱮᱡ ᱵᱟᱫᱽ ᱫᱚ ᱱᱚᱣᱟ ᱫᱚ ᱪᱟᱨᱡᱤᱝ ᱵᱟᱞᱟ ᱰᱮᱵᱟ ᱠᱟᱱᱟ ᱱᱚᱣᱟ ᱚᱸᱰᱮ ᱠᱚ ᱯᱮᱴᱮᱨ ᱞᱮᱠᱷᱟᱡ ᱱᱚᱸᱰᱮ ᱱᱚᱣᱟ ᱫᱚ ᱰᱟᱹᱠᱩᱵ ᱫᱚ ᱰᱟᱹᱠᱩᱵ ᱫᱚ ᱰᱟᱹᱠᱩᱵ ᱵᱟᱞᱟ ᱫᱚ ᱵᱟᱝ ᱠᱟᱱᱟ ᱥᱤᱫᱷᱟᱹ ᱚᱸᱰᱮ ᱯᱮᱴᱮᱨ ᱦᱩᱭᱩᱜᱼᱟ ᱟᱨ ᱯᱚᱪᱚᱨᱚᱜᱼᱟ ᱟᱨ ᱯᱚᱪᱚᱨᱟᱜ ᱫᱚ ᱱᱚᱜᱼᱚᱭ ᱚᱸᱰᱮ ᱯᱮ ᱧᱮᱞᱮᱫ ᱜᱮᱭᱟ ᱱᱚᱜᱼᱚᱭ ᱜᱟᱛᱮ ᱠᱚ ᱱᱚᱜᱼᱚᱭ ᱞᱤᱧ ᱜᱚᱫ ᱠᱮᱫᱟ ᱱᱚᱜᱼᱚᱭ ᱱᱚᱝᱠᱟ ᱱᱚᱜᱼᱚᱭ ᱟᱹᱞᱤᱧ ᱫᱚ ᱞᱟᱦᱟᱣ ᱟᱠᱟᱱ ᱛᱟᱹᱞᱤᱧᱟ ᱟᱨ ᱱᱚᱜᱼᱚᱭ ᱱᱚᱜᱼᱚᱭ ᱱᱚᱝᱠᱟ ᱜᱚᱜ ᱦᱩᱭ ᱠᱟᱱᱟ ᱟᱨ ᱱᱚᱣᱟᱛᱮ ᱯᱚᱪᱚᱨᱚᱜᱼᱟ ᱚᱸᱰᱮ ᱧᱮᱞ ᱦᱚᱪᱚ ᱠᱮᱫᱟᱞᱟᱢ ᱥᱮ ᱚᱸᱰᱮᱧ ᱯᱚᱪᱚᱨᱟ ᱢᱟ ᱱᱚᱜᱼᱚ ᱱᱚᱝᱠᱟ ᱱᱚᱜᱼᱚᱭ ᱢᱟ ᱧᱮᱞ ᱛᱟᱵᱚᱱ ᱯᱮ ᱱᱚᱜᱼᱚ ᱱᱚᱝᱠᱟᱭ ᱯᱚᱪᱚᱨ ᱫᱟ ᱱᱩᱭ ᱟᱹᱰᱤ ᱢᱚᱡᱽ ᱪᱟᱨᱚᱡ ᱵᱟᱞᱟ ᱠᱟᱱᱛᱮ ᱛᱤᱱᱟᱹᱜ ᱢᱚᱡᱽ ᱯᱚᱪᱚᱨᱚᱜ ᱠᱟᱱᱟ ᱚᱱᱟ ᱫᱚ ᱜᱷᱟᱥ ᱜᱚᱡ ᱪᱟᱵᱟᱜᱼᱟ ᱥᱟᱱᱟᱢ ᱦᱮᱸ ᱵᱚᱞᱮ ᱢᱮᱱᱟᱜ ᱜᱮᱭᱟ ᱢᱤᱫ ᱵᱟᱨ ᱰᱮᱵᱟ ᱫᱚ ᱱᱚᱝᱠᱟᱱᱟᱜ ᱵᱚᱞᱮ ᱱᱚᱜᱼᱚ ᱱᱟ ᱰᱟᱹᱠᱩᱵ ᱦᱩᱭᱩᱜᱼᱟ ᱱᱚᱣᱟ ᱨᱮᱦᱚᱸ ᱚᱱᱟ ᱰᱟᱹᱠᱩᱵ ᱫᱚ ᱢᱮᱱᱟᱜ ᱜᱮᱭᱟ ᱟᱫᱚ ᱢᱮᱱᱠᱷᱟᱱ ᱰᱟᱹᱠᱩᱵ ᱫᱚ ᱵᱟᱝ ᱦᱩᱭᱩᱜ ᱠᱟᱱᱟ ᱱᱚᱣᱟ ᱫᱚ ᱪᱟᱨᱡᱟᱨ ᱦᱩᱭ ᱠᱟᱱᱟ ᱯᱟᱸᱪ ᱪᱷᱚ ᱜᱷᱚᱱᱴᱟ ᱪᱟᱨᱡᱤᱝ ᱨᱮ ᱞᱟᱜᱟᱣ ᱢᱮ ᱟᱨ ᱛᱟᱭᱚᱢ ᱛᱮ ᱯᱚᱪᱚᱨ ᱢᱮ ᱯᱚᱨᱟ ᱫᱤᱱ ᱯᱚᱨᱟ ᱫᱤᱱ ᱪᱟᱞᱟᱜᱼᱟ ᱦᱮᱸ ᱢᱟ ᱡᱟᱦᱟᱸ ᱱᱚᱣᱟᱴᱟᱜ ᱱᱚᱣᱟᱴᱟᱜ ᱱᱚᱣᱟᱴᱟᱜ ᱟᱨ ᱱᱚᱜᱼᱚᱭ ᱱᱤᱛᱚᱜ ᱫᱚ ᱯᱚᱪᱚᱨ ᱞᱤᱧ ᱮᱦᱚᱵᱚᱜ ᱞᱟᱹᱜᱤᱫ ᱱᱚᱜᱼᱚᱭ ᱜᱷᱟᱥ ᱯᱮ ᱧᱮᱞᱮᱫ ᱜᱮᱭᱟ ᱱᱚᱝᱠᱟᱛᱮ ᱛᱤᱱᱟᱹᱜ ᱢᱮᱱᱟᱜᱼᱟ ᱱᱚᱜᱼᱚᱭ ᱱᱚᱣᱟ ᱜᱷᱟᱥ ᱞᱤᱧ ᱯᱚᱪᱚᱨᱟᱜᱼᱟ ᱟᱨ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱱᱚᱜᱼᱚᱭ ᱤᱧ ᱯᱚᱪᱚᱨᱫᱟ ᱨᱟᱱ ᱱᱚᱜᱼᱚᱭ ᱟᱨ ᱱᱚᱜᱼᱚᱭ ᱞᱤᱧ ᱥᱟᱵ ᱠᱟᱫᱟ ᱱᱚᱜᱼᱚᱭ ᱟᱨ ᱱᱤᱛ ᱱᱚᱜᱼᱚᱭ ᱧᱮᱞ ᱫᱟᱲᱮᱧ ᱠᱟᱱ ᱜᱮᱭᱟ ᱯᱮ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱰᱨᱟᱢ ᱱᱚᱜᱼᱚᱭ ᱯᱮᱨᱮᱡ ᱞᱤᱧ ᱞᱮᱵᱷᱟᱨ ᱞᱮᱫᱟ ᱟᱨ ᱱᱤᱛᱚᱜ ᱛᱷᱚᱲᱟ ᱵᱚᱞᱤᱧ ᱪᱟᱵᱟᱣ ᱠᱟᱫᱟ ᱱᱚᱜᱼᱚᱭ

ᱱᱚᱰᱮ ᱡᱤᱨᱟᱹᱣ ᱟᱠᱟᱱ ᱛᱟᱹᱞᱤᱧᱟ ᱦᱚᱸᱜᱼᱚᱭ ᱠᱟᱭᱨᱟ ᱵᱤᱞᱤ ᱦᱮᱸ ᱱᱟᱜᱮᱢ ᱟᱹᱜᱩ ᱟᱠᱟᱫ ᱛᱟᱞᱟᱝ ᱦᱮᱸ ᱱᱮ ᱱᱟᱜᱤᱧ ᱟᱹᱜᱩ ᱟᱠᱟᱫᱟ ᱟᱹᱰᱤ ᱠᱟᱨᱟ ᱱᱤᱭᱟᱹ ᱜᱮ ᱡᱚᱢ ᱠᱟᱛᱮ ᱫᱟᱜ ᱞᱟᱝ ᱧᱩᱭᱟ ᱱᱤᱭᱟᱹ ᱠᱚ ᱡᱚᱢ ᱠᱟᱛᱮ ᱜᱮ ᱫᱟᱜ ᱠᱚᱞᱤᱧ ᱧᱩ ᱵᱤ ᱠᱚᱜᱼᱟ ᱟᱨ ᱟᱨᱦᱚᱸ ᱞᱤᱧ ᱠᱟᱹᱢᱤᱭᱟ ᱴᱟᱠᱟ ᱴᱩᱠᱩᱨ ᱦᱮᱸ ᱥᱟᱛᱴᱤ ᱥᱟᱛᱴᱤ ᱟᱹᱜᱩ ᱟᱠᱟᱫ ᱛᱤᱧᱟᱹ ᱢᱮᱱᱟᱜ ᱜᱮᱭᱟ ᱦᱟᱸᱰᱮ ᱨᱩᱢ ᱨᱮ ᱟᱭᱢᱟ ᱜᱮ ᱫᱚᱦᱚ ᱟᱠᱟᱫᱟᱞᱤᱧ ᱟᱨᱦᱚᱸ ᱚᱱᱠᱟ ᱜᱮ ᱫᱟᱠᱟ ᱨᱮᱸᱜᱮᱡ ᱞᱤᱧ ᱠᱷᱟᱱ ᱟᱨᱞᱤᱧ ᱡᱚᱢᱟ ᱚᱱᱠᱟ ᱜᱮ ᱴᱷᱤᱠ ᱜᱮᱭᱟ ᱠᱟᱭᱨᱟ ᱞᱤᱧ ᱡᱚᱢ ᱵᱟᱲᱟ ᱠᱟᱜ ᱞᱤᱧ

ᱦᱩᱸ ᱵᱟᱹᱲᱤᱭᱟᱹ ᱵᱩᱡᱷᱟᱹᱜ ᱠᱟᱱᱟ ᱱᱩᱭ ᱫᱚ ᱞᱟᱦᱟᱨᱮ ᱡᱚᱢ ᱠᱮᱫᱟ ᱯᱮᱭᱟ ᱠᱟᱛᱷᱟᱭ ᱢᱮᱱᱫᱟ ᱞᱟᱡ ᱵᱤᱜᱤᱧ ᱠᱮᱫᱟ ᱤᱧ ᱫᱚ ᱵᱟᱹᱧ ᱡᱚᱢᱟ ᱡᱚᱢ ᱠᱮᱫᱟᱹᱧ ᱟᱫᱚ ᱛᱷᱚᱲᱟ ᱱᱚᱣᱟ ᱫᱚ ᱤᱧ ᱛᱮᱫᱚᱧ ᱪᱟᱵᱟᱭᱟ

ᱛᱤᱨᱮ ᱡᱚᱢ ᱞᱤᱧ ᱢᱮᱱᱟ ᱩᱱ ᱨᱮᱜᱮ ᱞᱤᱧ ᱡᱚᱢᱟ ᱯᱷᱟᱭᱱᱮᱞ ᱜᱟᱛᱮ ᱠᱚ ᱠᱟᱭᱨᱟ ᱫᱚ ᱵᱟᱹᱞᱤᱧ ᱡᱚᱢ ᱪᱟᱵᱟ ᱞᱮᱫᱟ ᱱᱚᱜᱼᱚᱭ ᱯᱮᱭᱟ ᱞᱤᱧ ᱥᱟᱨᱮᱡ ᱠᱮᱫᱟ ᱟᱨ ᱚᱱᱮ ᱪᱚᱠᱟᱜ ᱡᱚᱢ ᱪᱚᱠᱟᱜ ᱠᱚ ᱟᱨ ᱱᱤᱛᱚᱜ ᱫᱟᱜ ᱞᱤᱧ ᱧᱩᱭᱟ ᱟᱨ ᱞᱤᱧ ᱠᱟᱹᱢᱤᱭᱟ ᱱᱤᱛᱚᱜ ᱫᱚ ᱡᱟᱦᱟᱱᱟᱜ ᱠᱟᱹᱢᱤ ᱫᱚ ᱵᱟᱹᱱᱩᱜᱼᱟ ᱠᱟᱭᱨᱟ ᱞᱤᱧ ᱴᱤᱵᱷᱤᱭᱟ ᱚᱠᱟ ᱠᱚ ᱡᱚ ᱵᱟᱲᱟᱣ ᱠᱟᱱᱟ ᱚᱱᱟ ᱛᱤᱠᱤᱱ ᱦᱚᱸ ᱛᱤᱠᱤᱱ ᱴᱷᱤᱠ ᱠᱟᱱᱟ ᱮᱠ ᱵᱟᱡᱮ ᱞᱤᱧ ᱵᱷᱟᱜᱟ ᱟᱨ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱱᱚᱣᱟ ᱫᱚ ᱛᱮᱡᱽ ᱯᱟᱸᱪ ᱥᱟᱠᱟᱢ ᱠᱟᱱᱟ ᱛᱮᱡᱽ ᱯᱟᱸᱪ ᱫᱟᱨᱮ ᱱᱚᱜᱼᱚᱭ ᱛᱮᱡᱽ ᱯᱟᱸᱪ ᱫᱟᱨᱮ ᱥᱟᱠᱟᱢ ᱫᱟᱜ ᱤᱧ ᱧᱩ ᱠᱟᱜ ᱞᱮᱜᱮ ᱤᱧ ᱫᱚ ᱛᱷᱚᱲᱟ ᱠᱟᱭᱨᱟ ᱵᱤᱞᱤ ᱡᱚᱢ ᱠᱮᱫ ᱛᱷᱚᱲᱟ ᱫᱟᱜ ᱛᱮᱛᱟᱝ ᱜᱮᱭᱟ ᱛᱷᱚᱝ ᱦᱮᱲᱮᱢ ᱤᱭᱟᱹᱛᱮ ᱟᱨ ᱱᱚᱛᱮ ᱯᱮ ᱧᱮᱞᱮᱫ ᱜᱮᱭᱟ ᱱᱚᱜᱼᱚᱭ ᱠᱷᱟᱹᱞᱤ ᱠᱟᱭᱨᱟ ᱠᱟᱭᱨᱟ ᱢᱮᱱᱟᱜᱼᱟ ᱱᱚᱜᱼᱚ ᱱᱚᱝᱠᱟ ᱠᱟᱭᱨᱟ ᱠᱚ ᱡᱚ ᱵᱟᱲᱟᱣ ᱠᱟᱱᱟ ᱱᱚᱜᱼᱚᱭ ᱟᱨ ᱱᱚᱰᱮᱧ ᱡᱷᱤᱡ ᱫᱟ ᱱᱚᱜᱼᱚᱭ ᱱᱚᱰᱮ ᱠᱷᱚᱱ ᱫᱟᱜ ᱩᱰᱩᱠᱚᱜᱼᱟ ᱟᱨ ᱱᱚᱰᱮ ᱜᱤᱧ ᱧᱩᱭᱟ ᱫᱟᱜ ᱤᱧ ᱫᱚ ᱱᱚᱜᱼᱚᱭ ᱫᱟᱜ ᱢᱮᱱᱟᱜᱼᱟ ᱱᱚᱜᱼᱚᱭ ᱱᱚᱰᱮ ᱜᱤᱧ ᱡᱮᱢᱵᱮᱫᱚᱜᱼᱟ ᱟᱨᱤᱧ ᱧᱩᱭᱟ

ᱟᱨ ᱱᱚᱜᱼᱚᱭ ᱠᱟᱭᱨᱟ ᱱᱚᱣᱟ ᱠᱚ ᱠᱟᱭᱨᱟ ᱜᱮ ᱴᱤᱵᱷᱤ ᱦᱩᱭᱩᱜᱼᱟ ᱚᱠᱟ ᱠᱚ ᱡᱚ ᱠᱟᱱᱟ ᱚᱱᱟ ᱟᱨ ᱱᱚᱜᱼᱚᱭ ᱯᱮ ᱧᱮᱞᱮᱫ ᱜᱮᱭᱟ ᱦᱚᱸᱜᱼᱚ ᱱᱚᱝᱠᱟ ᱡᱚ ᱵᱟᱲᱟᱣ ᱠᱟᱱᱟ ᱠᱟᱭᱨᱟ ᱦᱚᱸᱜᱼᱚᱭ ᱟᱨ ᱱᱚᱜᱼᱚᱭ ᱞᱤᱧ ᱴᱤᱵᱷᱤ ᱠᱟᱫᱟ ᱚᱱᱟ ᱠᱚᱫᱚ ᱱᱚᱜᱼᱚᱭ ᱱᱚᱝᱠᱟ ᱵᱤᱫ ᱦᱩᱭᱩᱜ ᱠᱟᱱᱟ ᱚᱛ ᱨᱮ ᱯᱷᱟᱭᱱᱮᱞᱤ ᱜᱟᱛᱮ ᱠᱚ ᱱᱚᱜᱼᱚᱭ ᱱᱤᱛᱚᱜ ᱫᱚ ᱛᱤᱠᱤᱱ ᱱᱟ ᱟᱨ ᱫᱟᱠᱟ ᱡᱚᱢ ᱞᱤᱧ ᱵᱷᱟᱜᱟᱣ ᱪᱟᱞᱟᱜ ᱠᱟᱱᱟ ᱟᱫᱚ ᱨᱩᱢ ᱥᱮᱫ ᱟᱹᱞᱤᱧ ᱢᱤᱫ ᱦᱚᱲ ᱫᱚᱭ ᱞᱟᱦᱟᱣ ᱟᱠᱟᱱ ᱛᱟᱹᱞᱤᱧᱟ

ᱫᱟᱠᱟ ᱠᱚ ᱢᱮᱱᱟᱜᱼᱟ ᱱᱤᱛᱚᱜ ᱫᱟᱠᱟ ᱠᱚ ᱡᱚᱢ ᱦᱩᱭᱩᱜᱼᱟ ᱯᱷᱟᱭᱱᱟᱞᱤ ᱫᱟᱠᱟ ᱫᱚ ᱱᱚᱜᱼᱚᱭ ᱫᱟᱜ ᱢᱟᱹᱰᱤ ᱫᱟᱠᱟ ᱠᱟᱱᱟ ᱫᱟᱜ ᱛᱮ ᱦᱟᱱᱮ ᱡᱚᱢ ᱦᱩᱭᱩᱜᱼᱟ ᱟᱨ ᱩᱞ ᱞᱤᱧ ᱜᱮᱫᱟ ᱢᱤᱫᱴᱮᱡ ᱜᱮᱫ ᱠᱟᱱ ᱛᱟᱹᱞᱤᱧᱟ ᱥᱤᱵᱤᱞ ᱜᱮᱭᱟ ᱱᱚᱣᱟ ᱩᱞ ᱫᱚ ᱟᱹᱰᱤ ᱥᱤᱵᱤᱞ

ᱟᱨ ᱜᱟᱛᱮ ᱠᱚ ᱱᱤᱛ ᱫᱚ ᱱᱚᱜᱼᱚᱭ ᱡᱤᱨᱟᱹᱣ ᱵᱟᱲᱟ ᱵᱟᱜᱟᱣ ᱠᱟᱛᱮ ᱠᱟᱹᱢᱤ ᱞᱤᱧ ᱦᱤᱡᱩᱜ ᱠᱟᱱᱟ ᱱᱚᱜᱼᱚᱭ ᱵᱟᱜᱟᱱ ᱫᱚ ᱚᱱᱛᱮ ᱟᱨ ᱱᱚᱰᱮ ᱢᱤᱫᱴᱮᱡ ᱩᱞ ᱢᱤᱫᱴᱮᱡ ᱩᱞ ᱫᱟᱨᱮ ᱡᱚ ᱟᱠᱟᱱᱟ ᱱᱤᱭᱟᱹ ᱵᱤᱞᱤᱜ ᱥᱟᱹᱨᱫᱤ ᱠᱟᱱᱟ ᱱᱚᱣᱟ ᱦᱚᱸ ᱱᱚᱜᱼᱚᱭ ᱯᱮ ᱧᱮᱞᱮᱫ ᱜᱮᱭᱟ ᱱᱚᱣᱟ ᱫᱚ ᱱᱚᱜᱼᱚᱭ ᱠᱟᱺᱰᱤ ᱠᱟᱱᱟ ᱚᱸᱰᱮ ᱢᱤᱫᱴᱮᱱ ᱟᱨᱦᱚᱸ ᱟᱨ ᱱᱚᱣᱟ ᱫᱚ ᱠᱩᱫ ᱫᱟᱨᱮ ᱠᱟᱱᱟ ᱡᱚ ᱞᱮᱱᱟ ᱱᱚᱣᱟ ᱠᱩᱫ ᱯᱩᱸᱰ ᱜᱮ ᱵᱤᱞᱤᱜᱼᱟ ᱱᱚᱣᱟ ᱫᱚ ᱯᱩᱸᱰ ᱜᱮ ᱡᱚᱜᱼᱟ ᱟᱨ ᱯᱩᱸᱰ ᱜᱮ ᱵᱤᱞᱤᱜᱼᱟ ᱱᱚᱜᱼᱚᱸᱰᱮ ᱵᱤᱞᱤᱜᱼᱟ ᱱᱚᱜᱼᱚᱭ ᱚᱸᱰᱮ ᱯᱩᱸᱰ ᱜᱮ ᱵᱤᱞᱤᱭ ᱠᱟᱱᱟ ᱟᱨ ᱦᱟᱸᱰᱮ ᱱᱟᱰᱮ ᱪᱚᱴ ᱨᱮ ᱛᱷᱚᱲᱟ ᱜᱟᱱ ᱵᱤᱞᱤ ᱪᱟᱵᱟᱭᱮᱱᱟ ᱛᱷᱚᱲᱟ ᱜᱟᱱ ᱜᱮ ᱥᱟᱨᱮᱡ ᱠᱟᱱᱟ ᱱᱚᱣᱟ ᱫᱚ ᱯᱩᱸᱰ ᱠᱩᱫ ᱵᱤᱞᱤ ᱠᱟᱱᱟ ᱯᱩᱸᱰᱟᱜ ᱠᱩᱫ ᱵᱤᱞᱤ ᱟᱨ ᱱᱚᱣᱟ ᱫᱚ ᱱᱚᱜᱼᱚᱭ ᱱᱤᱢᱩ ᱠᱟᱱᱟ ᱠᱟᱵᱽᱡᱤ ᱱᱤᱢᱩ ᱡᱚ ᱵᱟᱲᱟᱣ ᱠᱟᱱᱟ ᱟᱨ ᱱᱚᱜᱼᱚᱭ ᱫᱚ ᱟᱢᱨᱤᱛ ᱟᱢᱨᱤᱛ ᱡᱚ ᱠᱟᱱᱟ ᱱᱚᱣᱟ ᱫᱚ ᱟᱨ ᱯᱷᱟᱭᱱᱟᱞᱤ ᱱᱚᱜᱼᱚᱭ ᱱᱤᱛᱚᱜ ᱫᱚ ᱱᱚᱜᱼᱚᱭ ᱥᱟᱹᱵᱲᱤ ᱯᱮ ᱧᱮᱞ ᱮᱫᱟ ᱱᱚᱜᱼᱚᱭ ᱱᱚᱣᱟ ᱥᱟᱹᱵᱲᱤ ᱛᱮᱜᱮᱞᱤᱧ ᱫᱮᱡᱚᱜ ᱠᱟᱱ ᱛᱟᱦᱮᱱᱟ ᱟᱨ ᱦᱟᱸᱰᱮ ᱚᱱᱟ ᱰᱟᱝ ᱞᱤᱧ ᱞᱟᱜᱟᱣᱮᱫ ᱛᱟᱦᱮᱱᱟ ᱚᱱᱟ ᱠᱟᱭᱨᱟ ᱵᱟᱝ ᱵᱷᱤᱸᱫᱟᱹᱲᱚᱜ ᱞᱟᱹᱜᱤᱫ ᱦᱟᱸᱰᱮ ᱡᱚ ᱵᱟᱲᱟᱣ ᱠᱟᱱᱟ ᱚᱱᱛᱮ ᱟᱨ ᱱᱤᱛᱚᱜ ᱫᱚ ᱱᱚᱜᱼᱚᱭ ᱞᱤᱧ ᱠᱟᱹᱢᱤ ᱵᱷᱟᱜᱟᱣᱱᱟ ᱟᱨ ᱱᱤᱛᱚᱜ ᱫᱚ ᱨᱩᱢ ᱥᱮᱫ ᱞᱤᱧ ᱪᱟᱞᱟᱣ ᱞᱟᱹᱜᱤᱫ ᱟᱹᱭᱩᱵ ᱱᱟ ᱱᱚᱜᱼᱚᱭ ᱪᱷᱮ ᱵᱟᱡᱮ ᱱᱟ ᱟᱨ ᱱᱚᱜᱼᱚᱭ ᱯᱮ ᱧᱮᱞᱮᱫ ᱜᱮᱭᱟ ᱟᱹᱞᱤᱧ ᱛᱟᱭᱚᱢ ᱥᱮᱫ ᱫᱚ ᱱᱚᱝᱠᱟ ᱫᱚ ᱮᱠᱮᱱ ᱠᱟᱭᱨᱟ ᱵᱟᱜᱟᱱ ᱠᱟᱱ ᱜᱮᱭᱟ ᱢᱤᱫ ᱦᱚᱲ ᱫᱚ ᱛᱟᱭᱚᱢ ᱠᱟᱱ ᱛᱟᱹᱞᱤᱧᱟ ᱦᱟᱹᱱᱤ ᱵᱷᱤᱰᱤᱭᱳ ᱠᱚ ᱧᱮᱞ ᱟᱹᱜᱩᱭᱮᱫ ᱛᱟᱹᱞᱤᱧᱟ ᱟᱨ ᱚᱸᱰᱮ ᱚᱢᱨᱤᱛ ᱡᱚ ᱠᱟᱱ ᱛᱟᱵᱚᱱᱟ ᱵᱟᱹᱲᱤᱭᱟᱹ ᱱᱚᱜᱼᱚᱭ

ᱟᱨ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱱᱚᱣᱟ ᱠᱚᱫᱚ ᱮᱠᱮᱱ ᱥᱩᱯᱟᱹᱲᱤ ᱠᱟᱱᱟ ᱢᱟᱱᱮ ᱜᱩᱣᱟᱹ ᱜᱩᱣᱟᱹ ᱠᱚ ᱨᱚᱦᱚᱭ ᱠᱟᱫᱟ ᱱᱚᱝᱠᱟ ᱫᱚ ᱱᱚᱜᱼᱚᱭ ᱮᱠᱮᱱ ᱜᱩᱣᱟᱹ ᱟᱨ ᱜᱩᱣᱟᱹ ᱠᱟᱱᱟ ᱱᱚᱣᱟ ᱫᱚ ᱱᱚᱜᱼᱚᱭ ᱢᱤᱫ ᱱᱟᱹᱨᱤᱭᱟᱹᱞ ᱠᱟᱡᱩ ᱠᱟᱱᱟ ᱚᱸᱰᱮ ᱫᱚ ᱠᱟᱡᱩ ᱱᱚᱜᱼᱚᱭ ᱵᱟᱝ ᱪᱟᱵᱟᱣ ᱠᱟᱱᱟ ᱱᱚᱜᱼᱚᱭ ᱧᱩᱨᱩᱜ ᱠᱟᱱ ᱜᱮᱭᱟ ᱚᱛ ᱠᱚᱨᱮ ᱟᱨ ᱵᱤᱞᱤᱭᱟᱜ ᱢᱮᱱᱟᱜ ᱜᱮᱭᱟ ᱫᱟᱨᱮ ᱨᱮ ᱟᱨ ᱱᱚᱜᱼᱚ ᱱᱚᱸᱰᱮ ᱥᱩᱯᱟᱹᱲᱤ ᱜᱟᱹᱪᱷᱤ ᱱᱚᱣᱟ ᱜᱩᱣᱟᱹ ᱜᱟᱹᱪᱷᱤ ᱱᱚᱣᱟ ᱫᱚ ᱫᱟᱜ ᱫᱤᱱ ᱦᱟᱸᱜ ᱨᱚᱦᱚᱭ ᱦᱩᱭᱩᱜᱼᱟ ᱱᱚᱜᱼᱚ ᱱᱚᱸᱰᱮ ᱟᱭᱢᱟ ᱰᱷᱮᱨ ᱠᱚ ᱜᱟᱹᱪᱷᱤ ᱡᱟᱨᱣᱟ ᱟᱠᱟᱫᱟ ᱟᱨ ᱱᱚᱜᱼᱚ ᱱᱚᱸᱰᱮ ᱨᱩᱢ ᱥᱮᱴᱮᱨ ᱦᱩᱭᱱᱟ ᱦᱟᱱᱛᱮ ᱢᱮᱱᱟᱜᱼᱟ ᱨᱩᱢ ᱫᱚ ᱟᱨ ᱱᱚᱸᱰᱮ ᱫᱚ ᱰᱟᱹᱵᱽᱨᱟᱹ ᱵᱟᱲᱟᱜ ᱠᱟᱱᱟᱞᱮ ᱫᱟᱜ ᱢᱮᱱᱟᱜᱼᱟ ᱱᱚᱜᱼᱚᱭ ᱛᱷᱟᱹᱨᱤ ᱵᱟᱹᱴᱤ ᱠᱚ ᱜᱟᱥᱟᱣ ᱱᱚᱸᱰᱮ ᱫᱚ ᱟᱨ ᱱᱚᱜᱼᱚᱭ ᱱᱚᱸᱰᱮ ᱫᱚ ᱟᱢᱨᱤᱛ ᱟᱢᱨᱤᱛ ᱫᱚ ᱵᱟᱝ ᱤᱭᱟᱹ ᱦᱩᱭᱱᱟ ᱥᱟᱹᱯᱨᱤ ᱥᱟᱹᱯᱨᱤ ᱚᱱᱟ ᱠᱚ ᱠᱚᱞᱚᱢ ᱠᱟᱫᱟ ᱱᱚᱜᱼᱚᱭ ᱱᱚᱣᱟ ᱦᱚᱸ ᱨᱚᱦᱚᱭ ᱦᱩᱭᱩᱜᱼᱟ ᱫᱟᱜ ᱫᱤᱱ ᱱᱚᱜᱼᱚᱭ ᱡᱚ ᱵᱟᱲᱟᱣ ᱠᱟᱱᱟ ᱠᱚᱞᱚᱢ ᱥᱟᱹᱯᱨᱤ ᱠᱟᱱᱟ ᱵᱮᱸᱜᱟᱲ ᱱᱚᱜᱼᱚᱭ ᱟᱨ ᱦᱟᱱᱛᱮ ᱫᱚ ᱦᱟᱱᱮ ᱠᱟᱭᱨᱟ ᱵᱟᱜᱟᱱ ᱦᱟᱱᱮ ᱱᱚᱜᱼᱚᱭ ᱞᱤᱧ ᱥᱮᱴᱮᱨᱱᱟ ᱨᱩᱢ ᱛᱮ ᱞᱤᱧ ᱜᱤᱛᱤᱡ ᱡᱤᱨᱟᱹᱣᱱᱟ ᱠᱟᱹᱢᱤ ᱞᱟᱸᱜᱟᱛᱮ ᱦᱟᱱᱛᱮ ᱯᱟᱝᱠᱷᱟ ᱠᱚ ᱟᱹᱪᱩᱨᱚᱜ ᱠᱟᱱ ᱛᱟᱹᱞᱤᱧᱟ ᱪᱚᱴ ᱥᱮᱫ ᱟᱨ ᱱᱤᱛᱚᱜ ᱛᱷᱟᱹᱨᱤ ᱵᱟᱹᱴᱤ ᱠᱚᱞᱤᱧ ᱜᱟᱥᱟᱣᱟ ᱪᱮᱫ ᱠᱚ ᱟᱵᱚ ᱯᱟᱝᱠᱷᱟ ᱠᱚ ᱢᱮᱱᱟᱜ ᱛᱟᱹᱞᱤᱧᱟ ᱚᱱᱛᱮ ᱦᱟᱱᱮ ᱵᱚᱞ ᱠᱚ ᱡᱩᱞᱩᱜ ᱠᱟᱱᱟ ᱟᱨ ᱟᱭ ᱨᱮ ᱵᱟᱵᱟ ᱨᱮ ᱛᱚ ᱜᱟᱛᱮ ᱠᱚ ᱢᱟ ᱛᱮᱦᱮᱧᱟᱜ ᱵᱚᱞᱚᱜ ᱫᱚ ᱱᱚᱰᱮ ᱜᱮᱞᱤᱧ ᱢᱩᱪᱟᱹᱫ ᱠᱟᱜ ᱠᱟᱱᱟ ᱜᱟᱯᱟ ᱟᱨᱚ ᱱᱟᱣᱟ ᱞᱤᱧ ᱧᱮᱞ ᱦᱚᱪᱚ ᱯᱮᱭᱟ ᱟᱨ ᱵᱚᱱ ᱧᱟᱯᱟᱢᱚᱜᱼᱟ ᱦᱤᱡᱩᱜ ᱠᱟᱱ ᱵᱞᱚᱜ ᱨᱮ ᱱᱟᱦᱟᱜ ᱟᱫᱚ ᱵᱞᱚᱜ ᱯᱮ ᱠᱩᱥᱤᱭᱟᱜ ᱠᱷᱟᱡ ᱵᱷᱤᱰᱤᱭᱳ ᱯᱮ ᱠᱩᱥᱤᱭᱟᱜ ᱠᱷᱟᱡ ᱞᱟᱭᱤᱠ ᱠᱟᱛᱟᱞᱤᱧ ᱯᱮ ᱡᱟᱦᱟᱸ ᱞᱮᱠᱟ ᱡᱟᱦᱟᱸ ᱞᱮᱠᱟ ᱟᱨ ᱪᱮᱱᱮᱞ ᱦᱚᱸ ᱥᱟᱵᱥᱠᱨᱟᱭᱤᱵ ᱠᱟᱜ ᱯᱮ ᱡᱟᱦᱟᱸ ᱛᱤᱨᱮ ᱠᱟᱭᱨᱟ ᱵᱟᱜᱟᱱ ᱠᱚᱞᱤᱧ ᱧᱮᱞ ᱵᱟᱲᱟ ᱦᱚᱪᱚ ᱯᱮᱭᱟ ᱞᱟᱞ ᱵᱟᱞᱴᱚᱱ ᱦᱚᱸ ᱫᱟᱵᱟᱣ ᱠᱟᱜ ᱯᱮ ᱦᱳᱭ ᱦᱳᱭ ᱡᱚᱛᱚ ᱜᱮ ᱫᱟᱵᱟᱣ ᱛᱚᱨᱟ ᱠᱟᱜ ᱯᱮ ᱢᱟ ᱛᱚᱵᱮ ᱢᱩᱪᱟᱹᱫ ᱨᱮ ᱡᱚᱛᱚ ᱠᱚ ᱮᱠᱟᱞ ᱡᱚᱦᱟᱨ ᱜᱮ ᱡᱚᱦᱟᱨ ᱜᱮ